ᱡᱚᱦᱟᱨ ᱜᱮ ᱫᱤᱥᱚᱢ ᱯᱮᱲᱟ ᱠᱚᱛᱤᱧ ᱤᱧ ᱫᱚ ᱢᱤᱱᱟᱹᱧᱟ ᱡᱚᱡᱚ ᱫᱟᱨᱮ ᱵᱩᱴᱟᱹ ᱨᱮ ᱱᱚᱜᱼᱚᱭ ᱵᱚᱱ ᱧᱮᱞᱮᱫ ᱠᱟᱱ ᱱᱚᱣᱟ ᱫᱚ ᱡᱚᱡᱚ ᱵᱟᱦᱟ ᱠᱟᱱᱟ ᱱᱚᱜᱼᱚᱭ ᱱᱚᱣᱟ ᱫᱚ ᱡᱚᱡᱚ ᱵᱟᱦᱟ ᱡᱚᱡᱚ ᱵᱟᱦᱟ ᱛᱤᱱᱟᱹᱜ ᱢᱚᱡᱽ ᱧᱮᱞᱚᱜ ᱠᱟᱱᱟ ᱡᱚᱡᱚ ᱵᱟᱦᱟ ᱟᱫᱚ ᱠᱟᱛᱷᱟ ᱫᱚ ᱠᱟᱱᱟ ᱤᱧ ᱫᱚ ᱡᱚᱡᱚ ᱫᱟᱨᱮ ᱵᱩᱴᱟᱹ ᱨᱮᱜᱮᱧ ᱡᱟᱱᱟᱢ ᱞᱮᱱᱟ ᱟᱨ ᱱᱤᱛ ᱦᱚᱸ ᱡᱚᱡᱚ ᱫᱟᱨᱮ ᱵᱩᱴᱟᱹ ᱨᱮᱜᱮ ᱢᱤᱱᱟᱹᱧᱟ ᱚᱱᱟᱛᱮ ᱡᱩᱣᱟᱹᱱ ᱚᱠᱛᱮ ᱨᱮᱫᱚ ᱤᱧ ᱵᱟᱵᱟ ᱫᱚ ᱡᱚᱡᱚ ᱵᱚᱭᱚᱥ ᱪᱟᱞᱟᱣ ᱧᱚᱜ ᱠᱟᱛᱮᱫ ᱫᱚ ᱡᱚᱡᱚ ᱦᱟᱲᱟᱢ ᱠᱚ ᱢᱮᱛᱟᱭ ᱠᱟᱱ ᱛᱟᱦᱮᱸ ᱠᱟᱱᱟ ᱟᱫᱚ ᱜᱟᱞᱢᱟᱨᱟᱣ ᱫᱚ ᱱᱚᱝᱠᱟᱭᱮᱱᱟ ᱟᱨ ᱚᱱᱟ ᱡᱚᱡᱚ ᱠᱚᱫᱚ ᱪᱟᱵᱟᱭᱮᱱᱟ ᱩᱱᱠᱩ ᱜᱚᱲᱚᱢ ᱦᱟᱲᱟᱢ ᱠᱚ ᱵᱤᱫᱟᱹᱞ ᱨᱮᱜᱮ ᱡᱚᱡᱚ ᱫᱚᱠᱚ ᱟᱹᱠᱷᱨᱤᱧ ᱯᱩᱴᱩᱨ ᱪᱟᱵᱟ ᱠᱮᱫᱟ ᱛᱚᱵᱮ ᱱᱤᱛᱚᱜ ᱫᱚ ᱡᱚᱡᱚ ᱵᱟᱜᱟᱱ ᱨᱮᱜᱮ ᱢᱤᱱᱟᱹᱧᱟ ᱦᱮᱸ ᱟᱹᱰᱤ ᱰᱷᱮᱨ ᱡᱚᱡᱚ ᱢᱮᱱᱟᱜᱼᱟ ᱟᱹᱰᱤ ᱰᱷᱮᱨ ᱡᱚᱡᱚ ᱱᱚᱰᱮ ᱱᱩᱱᱟᱹᱜ ᱰᱷᱮᱨ ᱡᱚᱡᱚ ᱵᱚᱞᱮ ᱢᱮᱱᱟᱜᱼᱟ ᱵᱟᱝ ᱟᱨ ᱯᱨᱚᱪᱩᱨ ᱡᱚᱡᱚ ᱱᱚᱣᱟ ᱮᱨᱤᱭᱟ ᱨᱮ ᱦᱮᱸ ᱡᱚᱡᱚ ᱵᱟᱜᱟᱱ ᱨᱮᱜᱮ ᱢᱤᱱᱟᱹᱧᱟ ᱟᱫᱚ ᱡᱟᱹᱨᱩᱲ ᱠᱟᱛᱷᱟ ᱫᱚ ᱱᱚᱝᱠᱟᱭᱮᱱᱟ ᱥᱮᱫᱟᱭ ᱦᱚᱲ ᱠᱚ ᱢᱮᱱᱟ ᱥᱮ ᱱᱮᱛᱟᱨ ᱦᱚᱸᱠᱚ ᱨᱚᱲᱟ ᱡᱮ ᱵᱚᱪᱷᱚᱨ ᱨᱮᱭᱟᱜ ᱡᱚᱛᱚ ᱞᱮᱠᱟᱱ ᱯᱷᱚᱞ ᱢᱩᱞ ᱡᱚᱢ ᱫᱚ ᱟᱹᱰᱤ ᱡᱟᱹᱨᱩᱲ ᱠᱟᱱᱟ ᱟᱫᱚ ᱡᱚᱛᱚ ᱞᱮᱠᱟᱱᱟᱜ ᱯᱷᱚᱞ ᱢᱩᱞ ᱪᱤᱠᱟᱹᱛᱮ ᱜᱤᱫᱽᱨᱟᱹ ᱠᱚ ᱡᱚᱢ ᱛᱟᱵᱚᱱᱟ ᱱᱮᱛᱟᱨ ᱢᱟ ᱯᱷᱚᱞ ᱢᱩᱞ ᱜᱮᱢᱟ ᱵᱟᱹᱱᱩᱜ ᱡᱚᱛᱚ ᱞᱮᱠᱟᱱ ᱯᱷᱚᱞ ᱢᱩᱞ ᱪᱟᱵᱟᱭᱮᱱ ᱦᱮᱸ ᱟᱭᱢᱟ ᱜᱮᱵᱚᱱ ᱢᱟᱨᱟᱣ ᱪᱟᱵᱟᱭᱮᱱ ᱟᱨ ᱞᱟᱦᱟ ᱦᱚᱲ ᱫᱚ ᱠᱮᱴᱮᱡ ᱠᱮᱴᱮᱡ ᱫᱟᱲᱮ ᱫᱟᱲᱮ ᱠᱚ ᱛᱟᱦᱮᱱ ᱠᱟᱱ ᱛᱟᱦᱮᱱᱟ ᱠᱟᱨᱚᱱ ᱩᱱᱠᱩ ᱡᱚᱛᱚ ᱞᱮᱠᱟᱱ ᱫᱟᱨᱮ ᱨᱮᱭᱟᱜ ᱡᱚ ᱠᱚᱧ ᱡᱚᱢᱮᱜ ᱠᱟᱱ ᱛᱟᱦᱮᱱᱟ ᱟᱫᱚ ᱛᱷᱚᱲᱟ ᱤᱧ ᱦᱚᱸᱧ ᱡᱚᱢ ᱛᱤᱭᱳᱜ ᱞᱮᱫᱟ ᱢᱮᱱ ᱜᱟᱱᱚᱜᱼᱟ ᱥᱮ ᱟᱯᱮ ᱠᱚᱦᱚᱸ ᱯᱮ ᱡᱚᱢ ᱞᱮᱫ ᱛᱟᱵᱚᱱᱟ ᱟᱨ ᱱᱤᱛᱚᱜ ᱫᱚ ᱱᱟᱦᱟᱜ ᱵᱟᱠᱚ ᱧᱮᱞ ᱧᱟᱢ ᱮᱫᱟ ᱡᱮᱢᱚᱱ ᱛᱮᱨᱮᱞ ᱵᱤᱞᱤ ᱫᱚ ᱛᱮᱨᱮᱞ ᱵᱤᱞᱤ ᱟᱹᱰᱤ ᱵᱟᱹᱲᱛᱤᱧ ᱡᱚᱢᱮᱜ ᱠᱟᱱ ᱛᱟᱦᱮᱸ ᱠᱟᱱᱟ ᱥᱮ ᱚᱱᱟ ᱢᱮᱨᱞᱮᱡ ᱠᱚᱦᱚᱸᱧ ᱡᱚᱢᱮᱜ ᱠᱟᱱ ᱛᱟᱦᱮᱸ ᱠᱟᱱᱟ ᱟᱨ ᱥᱤᱨᱟᱹᱢ ᱡᱮᱨ ᱠᱚᱧ ᱡᱚᱢᱮᱜ ᱠᱟᱱ ᱛᱟᱦᱮᱱᱟ ᱯᱟᱹᱴᱭᱟᱹᱞ ᱯᱚᱴᱮ ᱠᱚᱧ ᱡᱚᱢᱮᱜ ᱠᱟᱱ ᱛᱟᱦᱮᱸ ᱠᱟᱱᱟ ᱦᱮᱸ ᱢᱟᱴᱷᱟ ᱥᱚᱲᱮ ᱠᱚᱧ ᱡᱚᱢᱮᱜ ᱠᱟᱱ ᱛᱟᱦᱮᱸ ᱠᱟᱱᱟ ᱟᱨ ᱱᱚᱝᱠᱟ ᱟᱭᱢᱟ ᱥᱟᱝ ᱵᱟᱭᱟᱝ ᱯᱤᱥᱠᱟᱹ ᱟᱨ ᱱᱚᱝᱠᱟ ᱟᱭᱢᱟ ᱠᱤᱪᱷᱩᱧ ᱡᱚᱢᱮᱜ ᱠᱟᱱ ᱛᱟᱦᱮᱸ ᱠᱟᱱᱟ ᱟᱫᱚ ᱛᱤᱦᱤᱧ ᱮᱢᱚᱱ ᱫᱤᱱ ᱦᱮᱡ ᱮᱱᱟ ᱵᱚᱞᱮ ᱵᱟᱝ ᱚᱱᱟ ᱠᱚ ᱟᱭᱢᱟ ᱞᱮᱠᱟᱱᱟᱜ ᱡᱚᱢᱟᱜ ᱜᱮ ᱪᱟᱵᱟ ᱩᱛᱟᱹᱨ ᱮᱱᱟ ᱪᱟᱵᱟ ᱩᱛᱟᱹᱨᱚᱜ ᱠᱟᱱᱟ ᱟᱫᱚ ᱚᱱᱟ ᱠᱚᱨᱮ ᱟᱭᱢᱟ ᱞᱮᱠᱟᱱ ᱫᱟᱨᱮ ᱨᱮᱭᱟᱜ ᱡᱚᱢ ᱵᱟᱠᱚ ᱧᱟᱢ ᱮᱫᱟ ᱛᱚ ᱟᱭᱢᱟ ᱞᱮᱠᱟᱱ ᱨᱳᱜᱽ ᱛᱤᱦᱤᱧ ᱵᱟᱦᱟᱞᱚᱜ ᱠᱟᱱᱟ ᱟᱫᱚ ᱵᱚᱪᱷᱚᱨ ᱨᱮ ᱡᱚᱛᱚ ᱞᱮᱠᱟᱱᱟᱜ ᱫᱟᱨᱮ ᱨᱮᱭᱟᱜ ᱡᱚ ᱡᱩᱫᱤᱢ ᱡᱚᱢ ᱤᱫᱤᱭᱟ ᱱᱤᱥᱪᱳᱭ ᱟᱭᱢᱟ ᱞᱮᱠᱟᱱ ᱨᱳᱜᱽ ᱵᱟᱭ ᱵᱚᱞᱚ ᱫᱟᱲᱮᱭᱟᱜᱼᱟ ᱪᱮᱫᱟᱜ ᱡᱮ ᱚᱱᱟ ᱠᱚᱛᱮ ᱜᱮ ᱫᱟᱨᱟᱢᱟ ᱟᱫᱚ ᱛᱤᱦᱤᱧ ᱢᱟ ᱚᱱᱟ ᱠᱚ ᱫᱟᱨᱮ ᱢᱟ ᱪᱟᱵᱟ ᱤᱫᱤᱜ ᱠᱟᱱ ᱛᱟᱵᱚᱱ ᱟᱫᱚ ᱚᱱᱟᱛᱮ ᱫᱤᱥᱚᱢ ᱯᱮᱲᱟ ᱠᱚᱴᱷᱮᱱ ᱱᱮᱦᱚᱨ ᱵᱚᱞᱮ ᱡᱚᱛᱚ ᱫᱟᱨᱮ ᱛᱷᱚᱲᱟ ᱨᱚᱦᱚᱭ ᱛᱟᱵᱚᱱ ᱯᱮ ᱨᱚᱦᱚᱭ ᱨᱩᱣᱟᱹᱲ ᱯᱮ ᱵᱤᱥᱮᱥ ᱠᱚᱨᱮ ᱚᱠᱟ ᱠᱚ ᱫᱟᱨᱮ ᱫᱚ ᱟᱫᱚᱜ ᱠᱟᱱ ᱧᱮᱞ ᱡᱚᱝ ᱦᱚᱸ ᱥᱟᱫ ᱠᱟᱱᱟ ᱟᱨ ᱱᱚᱝᱠᱟᱱ ᱠᱟᱱᱟ ᱠᱟᱛᱷᱟ ᱡᱟᱦᱟᱱ ᱡᱤᱱᱤᱥ ᱜᱮ ᱦᱟᱹᱴᱤᱭᱟᱹ ᱵᱟᱡᱟᱨ ᱨᱮ ᱡᱩᱫᱤ ᱮᱵᱮᱞᱮᱵᱮᱞ ᱦᱩᱭᱩᱜᱼᱟ ᱟᱹᱰᱤ ᱵᱟᱹᱲᱛᱤ ᱟᱹᱞᱩ ᱦᱚᱸ ᱨᱟᱠᱟᱵ ᱞᱮᱱᱠᱷᱟᱱ ᱫᱟᱢ ᱠᱚᱢᱟᱜᱼᱟ ᱯᱚᱴᱚᱞ ᱨᱟᱠᱟᱵ ᱞᱮᱱᱠᱷᱟᱱ ᱫᱟᱢ ᱠᱚᱢᱟᱜᱼᱟ ᱟᱨ ᱚᱠᱟᱴᱟᱜ ᱫᱚ ᱠᱚᱢ ᱛᱟᱦᱮᱱᱟ ᱠᱚᱢ ᱵᱟᱝ ᱧᱟᱢ ᱜᱚᱫᱚᱜᱼᱟ ᱚᱱᱟ ᱨᱮᱱᱟᱜ ᱫᱚ ᱫᱟᱢ ᱫᱚ ᱟᱹᱰᱤ ᱚᱛᱤᱨᱤᱠᱛᱚ ᱟᱫᱚ ᱛᱮᱦᱮᱧ ᱚᱱᱟ ᱦᱤᱥᱟᱹᱵ ᱛᱮ ᱡᱟᱦᱟᱸ ᱠᱚ ᱫᱟᱨᱮ ᱟᱫ ᱮᱱᱟ ᱚᱱᱟ ᱠᱚ ᱫᱟᱨᱮ ᱫᱚ ᱫᱟᱢᱟᱱ ᱫᱟᱨᱮ ᱠᱟᱱᱟ ᱫᱟᱢ ᱨᱮᱭᱟᱜ ᱫᱟᱨᱮ ᱯᱟᱲᱟᱣ ᱠᱟᱱᱟ ᱟᱫᱚ ᱚᱠᱟ ᱠᱚᱨᱮ ᱠᱷᱚᱱ ᱪᱚ ᱠᱤᱨᱤᱧ ᱟᱹᱜᱩ ᱠᱟᱛᱮᱫ ᱨᱮᱦᱮᱫ ᱨᱟᱱ ᱠᱚ ᱵᱮᱱᱟᱣᱟ ᱟᱨ ᱠᱚ ᱧᱩ ᱦᱚᱪᱚ ᱵᱚᱱᱟ ᱟᱨ ᱰᱷᱮᱨ ᱠᱷᱚᱱ ᱰᱷᱮᱨ ᱯᱚᱭᱥᱟ ᱮᱢᱚᱜ ᱵᱟᱫᱽᱫᱷᱚᱜ ᱠᱟᱱᱟ ᱵᱚᱱ ᱡᱚᱛᱚ ᱞᱮᱠᱟᱱ ᱫᱟᱨᱮ ᱵᱚᱱ ᱨᱚᱦᱚᱭᱟ ᱡᱚᱛᱚ ᱞᱮᱠᱟᱱ ᱫᱟᱨᱮ ᱵᱚᱱ ᱡᱚᱢ ᱧᱟᱢ ᱦᱚᱪᱚ ᱠᱚᱛᱟ ᱵᱚᱱᱟ ᱜᱤᱫᱽᱨᱟᱹ ᱠᱚ ᱛᱟᱦᱚᱞᱮ ᱩᱱᱠᱩ ᱡᱚᱛᱚ ᱞᱮᱠᱟᱱ ᱟᱭᱢᱟ ᱞᱮᱠᱟᱱ ᱨᱳᱜᱽ ᱫᱚ ᱟᱨ ᱵᱟᱝ ᱧᱟᱢ ᱠᱚᱛᱟ ᱵᱚᱱᱟ ᱜᱤᱫᱽᱨᱟᱹ ᱠᱚᱫᱚ ᱚᱱᱟ ᱠᱟᱱᱟ ᱡᱟᱹᱨᱩᱲ ᱠᱟᱛᱷᱟ ᱥᱟᱹᱨᱤ ᱠᱟᱛᱷᱟ ᱠᱟᱱᱟ ᱞᱟᱦᱟ ᱦᱚᱲ ᱨᱩᱣᱟᱹ ᱵᱟᱠᱚ ᱧᱮᱞ ᱟᱠᱟᱫ ᱛᱟᱦᱮᱸ ᱠᱟᱱᱟ ᱥᱮᱭ ᱞᱮᱠᱟ ᱟᱨ ᱧᱟᱢ ᱞᱮᱠᱚ ᱠᱷᱟᱱ ᱫᱚ ᱤᱱᱟᱹ ᱠᱚ ᱨᱮᱦᱮᱫ ᱨᱟᱱ ᱡᱚᱢ ᱠᱟᱛᱮᱫ ᱜᱮ ᱪᱟᱵᱟ ᱟᱨ ᱛᱮᱦᱮᱧ ᱢᱟ ᱡᱚᱢ ᱧᱟᱢᱟᱢ ᱪᱤᱠᱟᱹᱛᱮ ᱵᱟᱹᱱᱩᱜ ᱨᱮᱜᱮ ᱢᱟ ᱵᱟᱹᱱᱩᱜ ᱦᱮᱸ ᱥᱟᱹᱨᱤ ᱠᱟᱛᱷᱟᱧ ᱞᱟᱹᱭᱟ ᱮᱴᱟᱜ ᱦᱚᱲᱟᱜ ᱫᱚ ᱪᱮᱫ ᱤᱧ ᱵᱟᱵᱟ ᱫᱚ ᱦᱟᱥᱯᱟᱛᱟᱞ ᱵᱟᱭ ᱧᱮᱞ ᱞᱮᱫᱟ ᱵᱚᱞᱮ ᱪᱮᱫ ᱞᱮᱠᱟᱱᱟ ᱦᱟᱥᱯᱟᱛᱟᱞ ᱫᱚ ᱟᱫᱚ ᱨᱩᱣᱟᱹᱜᱼᱟ ᱛᱚᱵᱮ ᱥᱮ ᱵᱟᱝ ᱮ ᱧᱮᱞᱟ ᱦᱮᱸ ᱡᱟᱦᱟᱸᱭ ᱡᱩᱫᱤ ᱵᱟᱢ ᱵᱟᱹᱲᱤᱡ ᱞᱮᱠᱷᱟᱱ ᱟᱢ ᱡᱮᱦᱮᱞ ᱠᱷᱟᱱᱟ ᱵᱟᱠᱚ ᱤᱫᱤ ᱢᱮᱭᱟ ᱟᱨ ᱡᱟᱦᱟᱸᱭ ᱡᱩᱫᱤ ᱵᱟᱢ ᱨᱩᱣᱟᱹ ᱞᱮᱱᱠᱷᱟᱱ ᱟᱢ ᱦᱟᱥᱯᱟᱛᱟᱞ ᱵᱟᱠᱚ ᱤᱫᱤ ᱢᱮᱭᱟ ᱱᱚᱝᱠᱟᱱᱟᱜ ᱠᱟᱱᱟ ᱠᱟᱛᱷᱟ ᱟᱫᱚ ᱡᱚᱛᱚ ᱞᱮᱠᱟᱱ ᱯᱷᱚᱞ ᱢᱩᱞ ᱠᱚ ᱡᱚᱢ ᱧᱟᱢᱮᱜ ᱠᱟᱱ ᱛᱟᱦᱮᱱᱟ ᱵᱚᱪᱷᱚᱨ ᱨᱮ ᱚᱱᱟ ᱞᱮᱠᱟᱛᱮ ᱨᱩᱣᱟᱹ ᱨᱳᱜᱟ ᱵᱟᱠᱚ ᱧᱟᱢᱮᱜ ᱠᱟᱱ ᱛᱟᱦᱮᱱᱟ ᱵᱟᱝ ᱧᱟᱢᱮᱫ ᱠᱚ ᱛᱟᱦᱮᱸ ᱠᱟᱱᱟ ᱟᱨ ᱛᱮᱦᱮᱧ ᱫᱚ ᱟᱭᱢᱟ ᱞᱮᱠᱟᱱ ᱨᱩᱣᱟᱹ ᱟᱨ ᱟᱭᱢᱟ ᱞᱮᱠᱟᱱ ᱯᱷᱚᱞ ᱢᱩᱞ ᱵᱟᱠᱚ ᱧᱮᱞ ᱞᱮᱫᱟ ᱟᱨ ᱵᱟᱠᱚ ᱡᱚᱢ ᱞᱟᱜᱟ ᱞᱮᱫᱟ ᱴᱷᱤᱠ ᱜᱮᱭᱟ ᱫᱤᱥᱚᱢ ᱯᱮᱲᱟ ᱡᱚᱦᱟᱨ ᱜᱮ ᱢᱟ ᱛᱚᱵᱮ ᱚᱠᱟ ᱠᱚ ᱫᱟᱨᱮ ᱟᱫᱚᱜ ᱠᱟᱱᱟ ᱨᱚᱦᱚᱭ ᱨᱩᱣᱟᱹᱲ ᱛᱟᱵᱚᱱ ᱯᱮ ᱡᱚᱦᱟᱨ ᱡᱚᱦᱟᱨ